ᱟᱞᱮ ᱟᱛᱳ ᱨᱮ ᱡᱷᱟᱹᱯᱤ ᱧᱩᱛᱩᱢᱟᱱ ᱢᱤᱫ ᱠᱩᱲᱤ ᱜᱤᱫᱽᱨᱟᱹᱭ ᱛᱟᱦᱮᱸ ᱠᱟᱱᱟ᱾ ᱦᱟᱨᱟ ᱡᱩᱣᱟᱹᱱ ᱮᱱ ᱠᱷᱟᱱᱮ ᱢᱤᱫᱴᱟᱝ ᱜᱩᱛᱤ ᱠᱚᱲᱟ ᱴᱷᱮᱱ ᱠᱚ ᱡᱟᱶᱟᱭ ᱠᱟᱫᱮᱭᱟ᱾ ᱟᱫᱚ ᱡᱟᱶᱟᱭ ᱠᱚᱲᱟ ᱫᱚ ᱱᱟᱣᱟ ᱱᱟᱣᱟ ᱱᱟᱹᱭᱦᱟᱹᱨ ᱛᱮᱭ ᱦᱮᱡ ᱟᱠᱟᱱᱟ ᱟᱨ ᱮᱢᱚᱱ ᱢᱤᱫᱴᱟᱝ ᱯᱮᱱᱴ ᱮ ᱦᱚᱨᱚᱜ ᱟᱠᱟᱫᱟ ᱢᱚᱱᱮ ᱦᱩᱭᱩᱜ ᱠᱟᱱᱟ ᱚᱠᱚᱭ ᱪᱚᱠᱚ ᱮᱢ ᱟᱠᱟᱣᱫᱮᱭᱟ᱾ ᱡᱮᱞᱮᱧ ᱜᱮᱛᱟᱭ ᱞᱟᱛᱟᱨ ᱥᱮᱡ ᱫᱚᱭ ᱜᱮᱫ ᱠᱷᱟᱴᱚ ᱟᱠᱟᱫᱟ᱾ ᱟᱫᱚ ᱠᱷᱟᱱ ᱠᱩᱞᱦᱤ ᱠᱚᱨᱮᱭ ᱫᱟᱬᱟ ᱵᱟᱲᱟᱭᱮᱫᱟ ᱟᱨ ᱯᱮᱱᱴ ᱨᱮᱱᱟᱜ ᱪᱮᱱ ᱥᱮ ᱡᱤᱯ ᱞᱟᱜᱟᱣ ᱫᱚᱭ ᱦᱤᱲᱤᱧ ᱟᱠᱟᱫᱟ ᱧᱮᱞᱛᱮ ᱯᱩᱨᱟᱹ ᱵᱩᱡᱷᱟᱹᱜ ᱠᱟᱱᱟ ᱡᱮ ᱯᱮᱱᱴ ᱵᱷᱤᱛᱤᱨ ᱨᱮ ᱟᱱᱰᱟᱨ ᱯᱮᱱᱴ ᱫᱚ ᱵᱟᱭ ᱦᱚᱨᱚᱜ ᱟᱠᱟᱫᱟ ᱟᱫᱚ ᱡᱟᱦᱟᱸᱭ ᱜᱮᱠᱚ ᱧᱮᱞᱮ ᱠᱟᱱ ᱩᱱᱠᱩ ᱜᱮᱠᱚ ᱞᱟᱸᱫᱟᱭᱮᱫᱟ ᱱᱟᱣᱟ ᱡᱟᱶᱟᱭ ᱞᱟᱡᱟᱣ ᱛᱮ ᱚᱠᱚᱭ ᱦᱚᱸ ᱵᱟᱠᱚ ᱞᱟᱹᱭ ᱫᱟᱲᱮᱭᱟᱭ ᱠᱟᱱᱟ ᱡᱮ ᱯᱮᱱᱴ ᱨᱮᱱᱟᱜ ᱪᱮᱱ ᱫᱚ ᱡᱷᱤᱡ ᱜᱮᱛᱟᱢᱟ ᱡᱟᱶᱟᱭ ᱠᱚᱲᱟ ᱫᱚᱭ ᱢᱚᱱᱮ ᱠᱮᱫᱟ ᱡᱟᱹᱱᱤᱡ ᱯᱮᱱ ᱜᱮᱫ ᱠᱷᱟᱴᱚ ᱧᱮᱞ ᱛᱮᱜᱮ ᱠᱚ ᱞᱟᱸᱫᱟᱭᱮᱫᱟ ᱚᱱᱟᱛᱮᱭ ᱢᱮᱱ ᱠᱮᱫᱟ ᱱᱚᱣᱟ ᱠᱷᱚᱱ ᱟᱨᱦᱚᱸ ᱡᱮᱞᱮᱧ ᱛᱟᱦᱮᱸ ᱠᱟᱱ ᱛᱤᱧᱟᱹ ᱚᱛ ᱛᱮ ᱚᱨᱚᱜ ᱠᱟᱱ ᱛᱟᱦᱮᱸᱫ ᱡᱷᱟᱹᱯᱤ ᱦᱚᱸ ᱵᱟᱭ ᱠᱩᱥᱤᱭᱟᱜ ᱠᱟᱱ ᱛᱟᱦᱮᱸᱫ ᱚᱱᱟᱛᱤᱧ ᱜᱮᱫ ᱠᱷᱟᱴᱚ ᱟᱠᱟᱫᱟ᱾ ᱮ ᱛᱮᱧᱟᱝ ᱵᱟᱝ ᱦᱟᱹᱥᱩ ᱞᱮᱫ ᱢᱮᱭᱟ? ᱟᱫᱚ ᱫᱮᱞᱟ ᱢᱤᱫᱴᱟᱝ ᱠᱩᱫᱩᱢ ᱵᱚᱱ ᱟᱸᱡᱚᱢ ᱜᱚᱫ ᱞᱮᱜᱮ᱾ ᱧᱮᱧᱮᱞᱤᱭᱟᱹ ᱠᱚᱴᱷᱮᱱ ᱟᱨᱫᱟᱥ, ᱫᱟᱭᱟ ᱠᱟᱛᱮ ᱵᱷᱤᱰᱤᱭᱳ ᱧᱮᱞ ᱨᱮᱱᱟᱜ ᱤᱱᱥᱴᱨᱟᱠᱥᱚᱱ ᱯᱷᱚᱞᱳᱭ ᱛᱟᱵᱚᱱ ᱯᱮ, ᱢᱮᱱᱫᱚ ᱦᱮᱰᱯᱷᱳᱱ ᱞᱟᱜᱟᱣ ᱛᱟᱵᱚᱱ ᱯᱮ ᱵᱟᱝᱠᱷᱟᱱ ᱵᱷᱚᱞᱤᱭᱩᱢ ᱠᱚᱢ ᱛᱟᱵᱚᱱ ᱯᱮ᱾ ᱠᱩᱫᱩᱢ ᱨᱮ ᱠᱩᱲᱤᱫ ᱠᱩᱲᱤᱫ ᱵᱷᱳᱨ ᱵᱷᱳᱨ ᱛᱮ ᱥᱟᱱᱟᱣᱟ ᱡᱟᱦᱟᱸᱭ ᱠᱩᱲᱤ ᱵᱟᱭ ᱧᱟᱢ ᱠᱷᱟᱱ ᱠᱟᱹᱴᱩᱵ ᱮ ᱥᱟᱢᱵᱟᱣᱟ ᱠᱩᱫᱩᱢ ᱛᱮᱫ ᱟᱨ ᱢᱤᱫ ᱫᱷᱟᱣ ᱠᱩᱫᱩᱢ ᱨᱮ ᱠᱩᱲᱤᱫ ᱠᱩᱲᱤᱫ ᱵᱷᱳᱨ ᱵᱷᱳᱨ ᱛᱮ ᱥᱟᱱᱟᱣᱟ ᱡᱟᱦᱟᱸᱭ ᱠᱩᱲᱤ ᱵᱟᱭ ᱧᱟᱢ ᱠᱷᱟᱱ ᱠᱟᱹᱴᱩᱵ ᱮ ᱥᱟᱢᱵᱟᱣᱟ ᱢᱟᱥᱮ ᱞᱟᱹᱭ ᱛᱟᱵᱚᱱ ᱯᱮ ᱱᱚᱣᱟ ᱨᱮᱭᱟᱜ ᱛᱮᱞᱟ ᱫᱚ ᱪᱮᱫ ᱟᱨ ᱡᱩᱫᱤ ᱛᱮᱞᱟᱛᱮ ᱫᱤᱥᱟᱹᱛᱮ ᱵᱟᱝ ᱧᱟᱢᱚᱜ ᱠᱟᱱᱟ ᱛᱟᱦᱚᱞᱮ ᱠᱷᱟᱱ ᱛᱮᱞᱟ ᱫᱚ ᱤᱧ ᱜᱤᱧ ᱞᱟᱹᱭᱟᱫ ᱛᱟᱵᱚᱱᱟ ᱛᱚᱵᱮ ᱛᱮᱞᱟ ᱞᱟᱹᱭ ᱢᱟᱲᱟᱝ ᱨᱤᱧ ᱫᱤᱥᱟᱹ ᱟᱵᱚᱱ ᱜᱮ ᱡᱟᱦᱟᱸᱭ ᱠᱚ ᱡᱩᱫᱤ ᱱᱚᱣᱟ ᱪᱮᱱᱮᱞ ᱵᱟᱯᱮ ᱥᱟᱵᱥᱠᱨᱟᱭᱤᱵᱽ ᱠᱟᱜ ᱛᱟᱵᱚᱱᱟ ᱛᱟᱦᱚᱞᱮ ᱥᱟᱵᱥᱠᱨᱟᱭᱤᱵᱽ ᱛᱟᱵᱚᱱ ᱯᱮ ᱪᱮᱫᱟᱜ ᱥᱮ ᱤᱧ ᱯᱨᱟᱭ ᱜᱮ ᱱᱚᱝᱠᱟᱱ ᱵᱷᱤᱰᱭᱳᱧ ᱟᱯᱞᱳᱰ ᱮᱫᱟ ᱡᱟᱦᱟᱸ ᱫᱚ ᱟᱸᱡᱚᱢ ᱠᱟᱛᱮ ᱢᱚᱱᱮ ᱡᱤᱣᱤ ᱨᱮ ᱨᱟᱹᱥᱠᱟᱹ ᱯᱮ ᱧᱟᱢᱟ ᱢᱮᱱᱛᱮᱧ ᱢᱚᱱᱮᱭᱟ ᱢᱟ ᱛᱟᱦᱚᱞᱮ ᱥᱟᱵᱥᱠᱨᱟᱭᱤᱵᱽ ᱜᱚᱫ ᱛᱟᱵᱚᱱ ᱯᱮ ᱟᱨ ᱦᱮᱸ ᱱᱚᱣᱟ ᱨᱮᱭᱟᱜ ᱛᱮᱞᱟ ᱫᱚ ᱦᱩᱭᱩᱜ ᱠᱟᱱᱟ ᱫᱟᱹᱛᱟᱹᱱᱤ ᱧᱮᱞ ᱛᱟᱵᱚᱱ ᱯᱮ ᱠᱚᱲᱟ ᱠᱤᱝᱵᱟ ᱠᱩᱲᱤ ᱵᱷᱳᱨ ᱨᱮ ᱡᱟᱦᱟᱸᱭ ᱡᱩᱫᱤ ᱫᱟᱹᱛᱟᱹᱱᱤ ᱵᱟᱭ ᱧᱟᱢᱟ ᱛᱟᱦᱚᱞᱮ ᱠᱷᱟᱱ ᱠᱟᱹᱴᱩᱵ ᱛᱮ ᱰᱟᱴᱟ ᱜᱷᱟᱥᱟᱣ ᱥᱟᱯᱷᱟ ᱠᱟᱛᱮᱫ ᱨᱮᱦᱚᱸᱭ ᱦᱩᱛᱩᱢ ᱯᱷᱟᱨᱪᱟᱜᱼᱟ